ᱦᱟᱭ ᱠᱟᱛᱮ ᱠᱚ ᱪᱮᱫ ᱞᱮᱠᱟ ᱢᱮᱱᱟᱜ ᱯᱮᱭᱟ ᱪᱮᱫ ᱠᱚᱯᱮ ᱪᱤᱠᱟᱹᱭᱮᱫᱟ ᱟᱯᱮ ᱥᱮᱫ ᱦᱚᱞᱟᱭ ᱫᱟᱜ ᱞᱮᱫᱟ ᱥᱮ ᱵᱟᱭ ᱫᱟᱜ ᱞᱮᱫᱟ ᱟᱞᱮ ᱥᱮᱫ ᱯᱨᱚᱪᱩᱨᱮ ᱫᱟᱜ ᱟᱠᱟᱫᱟᱭ ᱡᱚᱛᱚ ᱜᱮ ᱥᱟᱹᱜᱩᱱ ᱥᱮᱛᱟᱜ ᱤᱧ ᱯᱟᱦᱴᱟ ᱠᱷᱚᱱ ᱫᱤᱭᱮ ᱟᱞᱮᱭᱟᱜ ᱮᱢᱚᱱᱮ ᱫᱟᱜ ᱠᱮᱫᱟᱭ ᱡᱚᱛᱚ ᱵᱟᱜᱟᱱ ᱨᱮᱱᱟᱜ ᱩᱞ ᱠᱚᱜᱮ ᱧᱩᱨ ᱪᱟᱵᱟᱭᱮᱱ ᱛᱟᱞᱮᱭᱟ ᱪᱮᱫ ᱯᱮ ᱞᱟᱹᱭᱟ ᱩᱱᱟᱹᱜ ᱦᱚᱭ ᱫᱟᱜ ᱦᱚᱞᱟ ᱢᱟᱱᱮ ᱯᱨᱚᱪᱩᱨ ᱟᱞᱮ ᱥᱮᱫ ᱦᱚᱭ ᱫᱟᱜ ᱟᱨ ᱧᱮᱞ ᱯᱮ ᱪᱮᱫᱠᱟ ᱟᱞᱮ ᱴᱷᱮᱱᱟᱜ ᱩᱞ ᱠᱚ ᱧᱩᱨ ᱟᱠᱟᱱ ᱛᱟᱞᱮᱭᱟ ᱟᱭᱢᱟ ᱠᱚ ᱪᱮᱫᱠᱟ ᱩᱞ ᱠᱚ ᱧᱩᱨ ᱟᱠᱟᱱᱟ ᱡᱚᱛᱚ ᱧᱩᱨ ᱪᱟᱵᱟ ᱟᱠᱟᱱᱟ ᱮᱠᱫᱚᱢ ᱫᱟᱨᱮ ᱠᱷᱚᱱᱟᱜ ᱯᱩᱨᱟᱹ ᱪᱟᱵᱟ ᱟᱠᱟᱱᱟ ᱯᱩᱨᱟᱹ ᱡᱷᱟᱲᱜᱟ ᱪᱟᱵᱟ ᱟᱠᱟᱱᱟ ᱛᱟᱹᱣ ᱢᱟᱱᱮ ᱦᱟᱞᱟᱝ ᱤᱫᱤ ᱠᱟᱫᱟ ᱠᱚ ᱢᱟᱱᱮ ᱦᱟᱞᱟᱝ ᱤᱫᱤ ᱠᱮᱫᱟᱞᱮ ᱢᱟᱱᱮ ᱟᱞᱮ ᱨᱮᱱ ᱜᱮ ᱢᱟᱱᱮ ᱯᱨᱟᱭ ᱩᱞ ᱜᱮ ᱪᱟᱵᱟ ᱟᱠᱟᱱᱟ ᱢᱟᱱᱮ ᱦᱚᱞᱟ ᱯᱨᱚᱪᱩᱨ ᱦᱚᱭ ᱫᱟᱜ ᱟᱹᱰᱤ ᱠᱷᱚᱱᱮ ᱦᱚᱭ ᱫᱟᱜ ᱮᱫᱟ ᱵᱟᱝ

ᱱᱚᱜᱼᱚᱭ ᱠᱚ ᱧᱮᱞ ᱫᱟᱯᱮ ᱡᱚᱛᱚ ᱩᱞ ᱜᱮ ᱧᱩᱨ ᱪᱟᱵᱟ ᱟᱠᱟᱱ ᱛᱟᱞᱮᱭᱟ ᱱᱚᱜᱼᱚᱭ ᱠᱚ ᱦᱚᱞᱟ ᱯᱨᱚᱪᱩᱨ ᱮ ᱫᱟᱜ ᱠᱮᱫᱟ ᱟᱨᱦᱚᱸ ᱛᱤᱦᱤᱧ ᱠᱚ ᱞᱟᱹᱭᱫᱟ ᱫᱟᱜᱟᱭ ᱥᱮ ᱪᱤᱠᱟᱹᱭᱟᱭ ᱠᱷᱚᱵᱚᱨ ᱠᱚᱨᱮ ᱠᱚ ᱞᱟᱹᱭᱫᱟ ᱱᱚᱜᱼᱚᱭ ᱠᱚ ᱜᱟᱛᱮ ᱠᱚ ᱱᱚᱜᱼᱚᱭ ᱠᱚ ᱡᱚᱛᱚ ᱢᱟᱱᱮ ᱱᱮᱥ ᱫᱚ ᱯᱩᱨᱟᱹ ᱦᱚᱭ ᱫᱟᱜ ᱛᱮᱜᱮ ᱩᱞ ᱠᱚᱫᱚ ᱪᱟᱵᱟᱭᱮᱱ ᱛᱟᱞᱮᱭᱟ ᱟᱨ ᱜᱟᱛᱮ ᱠᱚ ᱟᱨ ᱵᱮᱥᱤ ᱠᱤᱪᱷᱩ ᱫᱚ ᱵᱟᱹᱧ ᱞᱟᱹᱭᱫᱟ ᱱᱚᱜᱼᱚᱭ ᱤᱧ ᱩᱫᱩᱜ ᱠᱟᱜ ᱯᱮᱭᱟ ᱡᱚᱛᱚ ᱫᱟᱨᱮ ᱜᱮ ᱤᱭᱟᱹ ᱪᱟᱵᱟ ᱟᱠᱟᱱ ᱛᱟᱞᱮᱭᱟ ᱩᱞ ᱜᱮ ᱡᱚᱛᱚ ᱧᱩᱨ ᱪᱟᱵᱟ ᱟᱠᱟᱱ ᱛᱟᱞᱮᱭᱟ ᱟᱨᱚ ᱯᱚᱨᱮᱧ ᱞᱟᱹᱭ ᱟᱯᱮᱭᱟ ᱛᱟᱦᱚᱞᱮ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫᱟ ᱡᱚᱛᱚ ᱥᱟᱱᱟᱢ ᱠᱚᱜᱮ ᱱᱟᱯᱟᱭ ᱛᱮ ᱛᱟᱦᱮᱱ ᱯᱮ ᱛᱟᱦᱚᱞᱮ ᱴᱟᱴᱟ ᱵᱟᱭ ᱵᱟᱭ ᱫᱚᱦᱚ ᱠᱤᱫᱤᱧ ᱱᱚᱣᱟ ᱟᱨᱚ ᱮᱴᱟᱜ ᱵᱞᱚᱜ ᱨᱮ ᱟᱨᱚᱧ ᱫᱮᱠᱷᱟᱜᱼᱟ ᱯᱞᱤᱡᱽ ᱜᱟᱛᱮ ᱠᱚ ᱤᱭᱩᱴᱩᱵᱽ ᱪᱮᱱᱮᱞ ᱥᱟᱵᱥᱠᱨᱟᱭᱤᱵᱽ ᱛᱤᱧ ᱯᱮ ᱵᱟᱠᱷᱟᱡ ᱫᱚ ᱵᱟᱠᱷᱟᱡ ᱫᱚ ᱵᱟᱯᱮ ᱥᱟᱵᱥᱠᱨᱟᱭᱤᱵᱽ ᱞᱮᱠᱷᱟᱱ ᱵᱷᱤᱰᱤᱭᱳ ᱵᱮᱱᱟᱣ ᱨᱮᱱᱟᱜ ᱫᱟᱲᱮ ᱠᱚᱦᱚᱸ ᱵᱟᱹᱧ ᱧᱟᱢᱟ ᱜᱟᱛᱮ ᱠᱚ ᱵᱩᱡᱽ ᱠᱮᱫᱟ ᱯᱮ ᱱᱚᱜᱼᱚᱭ ᱥᱚᱥᱚ ᱫᱚ ᱵᱟᱝ ᱧᱩᱨ ᱠᱟᱱ ᱛᱟᱞᱮᱭᱟ ᱥᱚᱥᱚ ᱫᱚ ᱱᱚᱜᱼᱚᱭ ᱡᱚ ᱠᱟᱱ ᱜᱮᱭᱟ ᱱᱚᱜᱼᱚᱭ ᱵᱤᱞᱤ ᱟᱨᱟᱢᱵᱚ ᱠᱟᱱᱟ ᱱᱚᱜᱼᱚᱭ ᱡᱟᱝ ᱠᱚ ᱧᱮᱞ ᱫᱟᱯᱮ ᱥᱮ ᱵᱟᱝ